ᱦᱟᱭ ᱜᱟᱛᱮ ᱠᱚ ᱥᱟᱱᱟᱢ ᱠᱚ ᱡᱚᱦᱟᱨ ᱜᱮ ᱱᱚᱣᱟ ᱟᱵᱚᱣᱟᱜ ᱪᱮᱱᱮᱞ ᱥᱮᱫ ᱠᱷᱚᱱ ᱛᱚᱵᱮ ᱜᱟᱛᱮ ᱠᱚ ᱛᱮᱦᱮᱧᱟᱜ ᱵᱷᱤᱰᱤᱭᱳ ᱫᱚᱵᱚᱱ ᱜᱟᱞᱢᱟᱨᱟᱜ ᱠᱟᱱᱟ ᱟᱵᱚ ᱚᱲᱟᱜ ᱵᱚᱱ ᱜᱩᱨᱤᱡ ᱮᱫ ᱠᱟᱱᱟ ᱚᱛ ᱵᱚᱱ ᱜᱩᱨᱤᱡ ᱮᱫᱟ ᱢᱮᱱᱠᱷᱟᱱ ᱜᱩᱨᱤᱡ ᱜᱷᱟᱹᱲᱤᱡ ᱚᱱᱟ ᱜᱟᱹᱭᱟᱜ ᱤᱡ ᱛᱮᱜᱮ ᱪᱟᱞᱟᱜ ᱵᱚᱱ ᱜᱩᱨᱤᱡ ᱮᱫ ᱠᱟᱱᱟ ᱢᱚᱡᱽ ᱢᱚᱡᱟᱜ ᱦᱟᱥᱟ ᱢᱮᱱᱟᱜᱼᱟ ᱯᱚᱛᱟᱣ ᱦᱟᱥᱟ ᱡᱮᱨᱮᱲ ᱦᱟᱥᱟ ᱪᱮᱫ ᱠᱚᱪᱚᱝ ᱢᱚᱡᱽ ᱢᱚᱡᱟᱜ ᱦᱟᱥᱟ ᱢᱮᱱᱟᱜᱼᱟ ᱟᱭᱢᱟ ᱰᱷᱮᱨ ᱢᱮᱱᱠᱷᱟᱱ ᱚᱱᱟ ᱠᱚ ᱤᱠᱟᱹ ᱠᱟᱛᱮᱫ ᱟᱵᱚ ᱚᱱᱟ ᱜᱟᱹᱭᱟᱜ ᱤᱡ ᱛᱮᱜᱮ ᱪᱟᱨᱟᱜ ᱵᱚᱱ ᱜᱩᱨᱤᱡ ᱟᱜ ᱠᱟᱱᱟ ᱡᱮᱭ ᱠᱤ ᱚᱱᱟ ᱫᱚ ᱢᱤᱫᱴᱮᱡ ᱤᱡ ᱠᱟᱱᱟ ᱜᱟᱹᱭ ᱤᱡ ᱠᱟᱱᱟ ᱟᱨ ᱚᱱᱟ ᱛᱮᱵᱚᱱ ᱜᱩᱨᱤᱡ ᱮᱜ ᱠᱟᱱᱟ ᱚᱱᱟ ᱪᱮᱫ ᱠᱟᱨᱚᱱ ᱛᱮᱵᱚᱱ ᱜᱩᱨᱤᱡ ᱮᱜ ᱠᱟᱱᱟ ᱛᱚᱵᱮ ᱱᱚᱣᱟ ᱠᱚ ᱵᱟᱲᱟᱭ ᱞᱟᱹᱜᱤᱫ ᱫᱮᱞᱟ ᱱᱚᱣᱟ ᱵᱷᱤᱰᱭᱳ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱥᱟᱶ ᱥᱟᱶᱛᱮ ᱚᱱᱟ ᱜᱩᱨᱤᱡ ᱨᱮᱭᱟᱜ ᱪᱮᱫ ᱠᱚ ᱯᱷᱟᱭᱫᱟ ᱢᱮᱱᱟᱜᱼᱟ ᱚᱱᱟ ᱠᱚ ᱵᱟᱵᱚᱫ ᱛᱮᱵᱚᱱ ᱜᱟᱞᱢᱟᱨᱟᱜᱼᱟ ᱱᱚᱣᱟ ᱵᱷᱤᱰᱭᱳ ᱨᱮ ᱛᱚᱵᱮ ᱫᱮᱞᱟ ᱵᱚᱱ ᱮᱥᱴᱟᱨᱴ ᱮᱜ ᱠᱟᱱᱟ ᱛᱚᱵᱮ ᱜᱟᱛᱮ ᱠᱚ ᱥᱩᱨᱩ ᱨᱮᱫᱚ ᱵᱚᱱ ᱧᱮᱞ ᱞᱮᱜᱮ ᱵᱤᱜᱽᱜᱟᱱ ᱞᱮᱠᱟᱛᱮ ᱟᱹᱠᱷᱤᱨ ᱵᱤᱜᱽᱜᱟᱱ ᱞᱮᱠᱟᱛᱮ ᱪᱮᱫ ᱯᱷᱟᱭᱫᱟ ᱢᱮᱱᱟᱜᱼᱟ ᱜᱩᱨᱤᱡ ᱨᱮᱭᱟᱜ ᱛᱚᱵᱮ ᱜᱩᱨᱤᱡ ᱫᱚ ᱚᱱᱮ ᱚᱱᱠᱟ ᱵᱚᱱ ᱵᱟᱸᱫᱮ ᱠᱟᱜ ᱠᱟᱱ ᱚᱱᱟ ᱜᱩᱨᱤᱡ ᱵᱟᱸᱫᱮ ᱡᱩᱫᱤ ᱮᱠ ᱫᱩ ᱥᱟᱞ ᱚᱱᱠᱟ ᱛᱟᱦᱮᱸ ᱞᱮᱱ ᱛᱟᱢ ᱠᱷᱟᱡ ᱚᱱᱟ ᱛᱤᱱᱟᱹᱜ ᱢᱟᱨᱮ ᱤᱫᱤᱜ ᱛᱟᱢᱟ ᱚᱱᱟ ᱢᱟᱨᱮ ᱜᱩᱨᱤᱡ ᱡᱩᱫᱤ ᱠᱷᱮᱛ ᱵᱟᱲᱜᱮ ᱨᱮᱢ ᱞᱟᱜᱟᱣ ᱞᱮᱠᱷᱟᱱ ᱟᱹᱰᱤ ᱡᱟᱹᱥᱛᱤ ᱜᱚᱵᱽᱨᱟᱜᱼᱟ ᱠᱷᱮᱛ ᱵᱟᱲᱜᱮ ᱟᱨ ᱚᱱᱟᱨᱮ ᱪᱟᱥᱼᱵᱟᱥ ᱟᱹᱰᱤ ᱠᱟᱡᱟᱠ ᱜᱮ ᱦᱩᱭᱩᱜᱼᱟ ᱚᱱᱟ ᱢᱤᱫ ᱫᱷᱟᱣ ᱡᱩᱫᱤᱢ ᱞᱟᱜᱟᱣ ᱞᱮᱠᱷᱟᱱ ᱯᱩᱨᱟᱹ ᱢᱚᱡᱽ ᱛᱮ ᱛᱚᱵᱮ ᱚᱱᱟ ᱟᱭᱢᱟ ᱫᱤᱱ ᱚᱱᱠᱟ ᱜᱚᱵᱽᱨᱟᱣ ᱜᱮ ᱛᱟᱦᱮᱱᱟ ᱵᱤᱱᱟᱹ ᱠᱷᱟᱫᱽ ᱞᱟᱜᱟᱣ ᱛᱮᱜᱮ ᱦᱩᱭᱩᱜᱼᱟ ᱢᱮᱱᱠᱷᱟᱱ ᱱᱮᱛᱟᱨ ᱫᱚ ᱜᱩᱨᱤᱡ ᱟᱹᱰᱤ ᱠᱚᱢ ᱜᱮ ᱦᱚᱲ ᱠᱚ ᱞᱟᱜᱟᱣᱮᱫ ᱠᱟᱱᱟ ᱟᱨ ᱚᱱᱟ ᱠᱷᱟᱹᱞᱤ ᱠᱮᱢᱤᱠᱮᱞ ᱠᱷᱟᱫᱽ ᱠᱚ ᱞᱟᱜᱟᱣᱮᱫ ᱠᱟᱱᱟ ᱟᱨ ᱚᱱᱟ ᱤᱭᱟᱹᱛᱮ ᱚᱱᱟ ᱦᱟᱥᱟ ᱨᱮᱭᱟᱜ ᱚᱱᱟ ᱚᱠᱟ ᱩᱨᱵᱚᱨᱚᱠ ᱪᱷᱚᱢᱛᱟ ᱢᱮᱱᱟᱜᱼᱟ ᱚᱱᱟ ᱠᱚᱢ ᱤᱫᱤᱜ ᱠᱟᱱᱟ ᱟᱨ ᱚᱱᱟ ᱨᱮ ᱚᱠᱟ ᱪᱟᱥᱼᱵᱟᱥ ᱦᱩᱭᱩᱜ ᱠᱟᱱᱟ ᱚᱱᱟ ᱪᱟᱥᱼᱵᱟᱥ ᱫᱚ ᱟᱵᱚ ᱜᱮᱵᱚᱱ ᱡᱚᱢᱮᱫ ᱠᱟᱱᱟ ᱚᱱᱟ ᱡᱚᱢᱛᱮ ᱟᱵᱚᱣᱟᱜ ᱦᱚᱲᱢᱚ ᱦᱚᱸ ᱠᱚᱢ ᱡᱳᱨᱚᱜ ᱠᱟᱱ ᱛᱟᱵᱚᱱᱟ ᱛᱚᱵᱮ ᱱᱚᱜᱼᱚ ᱱᱚᱣᱟ ᱯᱷᱟᱭᱫᱟ ᱢᱮᱱᱟᱜᱼᱟ ᱜᱩᱨᱤᱡ ᱨᱮᱫᱚ ᱵᱚᱱ ᱜᱟᱞᱢᱟᱨᱟᱜᱼᱟ ᱟᱭᱩᱨᱵᱮᱫᱤᱠ ᱞᱮᱠᱟᱛᱮ ᱟᱭᱩᱨᱵᱮᱫᱤᱠ ᱞᱮᱠᱟᱛᱮ ᱜᱩᱨᱤᱡ ᱨᱮᱭᱟᱜ ᱟᱹᱰᱤ ᱡᱟᱹᱥᱛᱤ ᱨᱟᱱ ᱜᱮᱭᱟ ᱱᱚᱣᱟ ᱟᱭᱢᱟ ᱨᱮ ᱨᱟᱱ ᱦᱮᱱᱟᱜᱼᱟ ᱡᱮᱭᱥᱮ ᱞᱟᱵᱟ ᱦᱟᱸᱥᱫᱟ ᱩᱱᱤ ᱚᱠᱟ ᱟᱯᱷᱨᱤᱠᱟ ᱫᱤᱥᱚᱢᱮ ᱪᱟᱞᱟᱣ ᱞᱮᱱᱟ ᱚᱸᱰᱮ ᱴᱨᱟᱭᱤᱵᱽ ᱥᱟᱶᱛᱮ ᱧᱟᱯᱟᱢᱚᱜ ᱞᱟᱹᱜᱤᱫ ᱢᱮᱱᱠᱷᱟᱱ ᱩᱱᱠᱩ ᱦᱚᱲ ᱦᱚᱸ ᱮᱠᱫᱚᱢ ᱚᱱᱟ ᱜᱩᱨᱤᱡ ᱛᱮᱠᱚ ᱞᱮᱛᱷᱲᱮ ᱵᱟᱲᱟᱣ ᱠᱟᱱ ᱛᱟᱦᱮᱱᱟ ᱜᱚᱴᱟ ᱦᱚᱲᱢᱚ ᱜᱚᱴᱟ ᱵᱚᱦᱚᱜ ᱠᱚ ᱛᱷᱚᱯᱨᱚᱢ ᱵᱟᱲᱟᱣ ᱠᱟᱱ ᱛᱟᱦᱮᱱᱟ ᱟᱨ ᱩᱱᱠᱩᱣᱟᱜ ᱢᱮᱱ ᱠᱟᱱᱟ ᱵᱚᱞᱮ ᱱᱚᱣᱟ ᱫᱚ ᱮᱠᱫᱚᱢ ᱨᱟᱱ ᱠᱟᱱᱟ ᱱᱚᱣᱟ ᱢᱤᱫᱴᱮᱡ ᱩᱫᱟᱦᱚᱨᱚᱱ ᱵᱚᱱ ᱧᱮᱞ ᱧᱟᱢ ᱠᱮᱫᱟ ᱟᱨ ᱚᱱᱠᱟᱜᱮ ᱟᱭᱢᱟ ᱨᱚᱠᱚᱢ ᱨᱟᱱ ᱦᱮᱱᱟᱜᱼᱟ ᱟᱭᱩᱨᱵᱮᱫᱤᱠ ᱨᱮ ᱜᱩᱨᱤᱡ ᱨᱮᱭᱟᱜ ᱤᱱᱟᱹ ᱠᱟᱛᱮᱫ ᱤᱛᱤᱦᱟᱥ ᱞᱮᱠᱟᱛᱮᱵᱚᱱ ᱧᱮᱞᱟ ᱛᱚᱵᱮ ᱢᱤᱫᱴᱮᱡ ᱵᱤᱫᱮᱥᱤ ᱡᱟᱛᱨᱤ ᱛᱟᱦᱮᱸ ᱞᱮᱱᱟ ᱟᱵᱚ ᱵᱷᱟᱨᱚᱛ ᱫᱤᱥᱚᱢᱮ ᱦᱮᱡ ᱞᱮᱱᱟ ᱛᱮᱨᱚᱥᱚ ᱛᱮᱛᱨᱤᱥ ᱠᱷᱚᱱ ᱛᱮᱨᱚᱥᱚ ᱵᱤᱭᱟᱞᱞᱤᱥ ᱤᱥᱣᱤ ᱠᱮ ᱵᱤᱪ ᱨᱮ ᱩᱱᱤ ᱯᱩᱨᱟᱹ ᱵᱷᱟᱨᱚᱛ ᱫᱤᱥᱚᱢᱮ ᱫᱟᱬᱟ ᱞᱮᱫᱟ ᱟᱫᱚ ᱩᱱᱤ ᱟᱭᱟᱜ ᱫᱟᱬᱟᱱ ᱫᱚᱣᱨᱟᱱ ᱡᱟᱛᱨᱤ ᱠᱮ ᱫᱚᱣᱨᱟᱱ ᱟᱭᱟᱜ ᱢᱤᱫᱴᱮᱡ ᱡᱟᱛᱨᱤ ᱵᱨᱤᱛᱟᱱᱛ ᱦᱮᱱᱟᱜ ᱛᱟᱭᱟ ᱚᱠᱟ ᱫᱚ ᱢᱤᱫᱴᱮᱡ ᱠᱤᱛᱟᱹᱵ ᱠᱟᱱᱟ ᱨᱮᱦᱞᱟ ᱚᱱᱟᱨᱮ ᱯᱩᱨᱟᱹ ᱵᱚᱨᱱᱚᱱ ᱦᱮᱱᱟᱜᱼᱟ ᱵᱚᱞᱮ ᱮᱠᱫᱚᱢ ᱫᱤᱠᱩ ᱫᱚ ᱟᱹᱰᱤ ᱥᱮᱫᱟᱭ ᱠᱷᱚᱡ ᱜᱮ ᱜᱩᱨᱤᱡ ᱟᱹᱰᱩ ᱟᱨ ᱜᱟᱹᱭ ᱫᱚ ᱮᱠᱫᱚᱢ ᱯᱩᱨᱟᱹ ᱵᱷᱟᱜᱽᱣᱟᱱ ᱠᱚ ᱢᱟᱱᱟᱣ ᱠᱚᱣᱟ ᱚᱱᱟᱛᱮ ᱩᱱᱠᱩ ᱦᱚᱸ ᱚᱱᱟ ᱫᱚ ᱠᱟᱡᱟᱠ ᱠᱚ ᱯᱨᱚᱭᱳᱜᱽ ᱟᱠᱚ ᱚᱲᱟᱜ ᱨᱮ᱾ ᱟᱨ ᱱᱤᱛᱚᱜ ᱫᱚᱵᱚᱱ ᱜᱟᱞᱢᱟᱨᱟᱜᱼᱟ ᱫᱤᱠᱩᱣᱟᱜ ᱫᱷᱚᱨᱚᱢ ᱞᱮᱠᱟᱛᱮ ᱦᱤᱱᱫᱩ ᱫᱷᱚᱨᱚᱢ ᱞᱮᱠᱟᱛᱮ ᱦᱤᱱᱫᱩ ᱫᱷᱚᱨᱚᱢ ᱞᱮᱠᱟᱛᱮ ᱵᱚᱱ ᱢᱮᱱ ᱠᱷᱟᱱ ᱫᱤᱠᱩ ᱫᱚ ᱟᱹᱰᱤ ᱢᱟᱨᱟᱝ ᱵᱷᱟᱜᱽᱣᱟᱱ ᱠᱟᱱ ᱛᱟᱠᱚᱣᱟ ᱜᱟᱹᱭ ᱫᱚ ᱜᱟᱹᱭ ᱫᱚ ᱮᱠᱫᱚᱢ ᱯᱩᱨᱟᱹ ᱠᱚ ᱡᱚᱛᱚᱱ ᱠᱚᱣᱟ ᱠᱚ ᱩᱱᱠᱩ ᱫᱚ ᱜᱟᱹᱭᱟᱜ ᱟᱹᱰᱩ ᱩᱱᱠᱩᱣᱟᱜ ᱤᱡ ᱚᱱᱟ ᱥᱟᱱᱟᱢ ᱜᱮ ᱮᱠᱫᱚᱢ ᱵᱷᱟᱜᱽᱣᱟᱱ ᱠᱮ ᱨᱩᱯ ᱨᱮᱠᱚ ᱢᱟᱱᱟᱣ ᱠᱚᱣᱟ ᱫᱤᱠᱩ ᱫᱚ ᱟᱨ ᱚᱱᱟ ᱛᱮᱜᱮ ᱮᱠᱫᱚᱢ ᱫᱤᱠᱩ ᱦᱚᱸ ᱟᱠᱚᱣᱟᱜ ᱚᱲᱟᱜ ᱫᱚ ᱜᱩᱨᱤᱡ ᱛᱮᱜᱮ ᱠᱚ ᱯᱚᱛᱟᱣ ᱛᱟᱠᱚᱣᱟ ᱚᱛ ᱫᱚ ᱟᱨ ᱡᱟᱦᱟᱸ ᱛᱤ ᱨᱮᱠᱚ ᱯᱩᱡᱟᱹ ᱯᱟᱴᱚᱜᱼᱟ ᱛᱚᱵᱮ ᱩᱱ ᱨᱮᱦᱚᱸ ᱩᱱᱠᱩ ᱫᱚ ᱯᱟᱦᱞᱮ ᱠᱚ ᱜᱩᱨᱤᱡ ᱞᱟᱦᱟᱭᱟᱠᱚ ᱜᱩᱨᱤᱡ ᱛᱮᱜᱮ ᱟᱨ ᱚᱱᱟ ᱜᱟᱹᱭ ᱟᱜ ᱫᱚᱠᱚ ᱪᱷᱤᱲᱠᱟᱹᱣ ᱞᱟᱦᱟᱭᱟ ᱤᱱᱟᱹ ᱠᱟᱛᱮᱫ ᱜᱮ ᱩᱱᱠᱩ ᱠᱚ ᱯᱩᱡᱟᱹ ᱯᱟᱴᱟ ᱛᱚᱵᱮ ᱱᱤᱛᱚᱜ ᱫᱚ ᱦᱩᱭᱩᱜ ᱠᱟᱱᱟ ᱟᱵᱚ ᱦᱚᱲ ᱦᱚᱯᱚᱱ ᱛᱤᱱ ᱠᱷᱚᱱ ᱟᱵᱚ ᱵᱚᱱ ᱜᱩᱨᱤᱡ ᱮᱫ ᱠᱟᱱᱟ ᱟᱵᱚᱣᱟᱜ ᱦᱚᱸ ᱱᱚᱣᱟ ᱨᱮ ᱡᱟᱦᱟᱱᱟᱜ ᱤᱛᱤᱦᱟᱥ ᱥᱮ ᱡᱟᱦᱟᱱᱟᱜ ᱠᱟᱹᱦᱱᱤ ᱢᱮᱱᱟᱜᱼᱟ ᱥᱮ ᱟᱵᱚ ᱦᱚᱸ ᱫᱤᱠᱩ ᱧᱮᱞ ᱧᱮᱞ ᱛᱮᱜᱮ ᱱᱚᱣᱟ ᱠᱚᱫᱚ ᱵᱚᱱ ᱪᱮᱫ ᱠᱟᱫᱟ ᱱᱚᱣᱟ ᱠᱚᱫᱚ ᱤᱧ ᱫᱚ ᱵᱟᱹᱧ ᱞᱟᱹᱭ ᱫᱟᱲᱮᱭᱟᱜᱼᱟ ᱡᱩᱫᱤ ᱟᱯᱮ ᱯᱮ ᱞᱟᱹᱭ ᱫᱟᱲᱮᱭᱟᱜ ᱠᱷᱟᱱ ᱱᱚᱣᱟ ᱨᱮᱱᱟᱜ ᱡᱟᱦᱟᱱᱟᱜ ᱠᱟᱹᱦᱱᱤ ᱢᱮᱱᱟᱜᱼᱟ ᱡᱟᱦᱟᱱᱟᱜ ᱤᱛᱤᱦᱟᱥ ᱢᱮᱱᱟᱜ ᱠᱷᱟᱱ ᱛᱚᱵᱮ ᱠᱚᱢᱮᱱᱴ ᱵᱚᱠᱥ ᱨᱮ ᱟᱯᱮ ᱞᱟᱹᱭ ᱛᱟᱵᱚᱱ ᱯᱮ ᱚᱱᱟ ᱠᱚᱢᱮᱱᱴ ᱵᱚᱠᱥ ᱤᱧ ᱟᱯᱮ ᱡᱚᱛᱚ ᱦᱚᱲᱟᱜ ᱤᱧ ᱧᱮᱞ ᱛᱟᱯᱮᱭᱟ ᱪᱮᱫ ᱠᱚ ᱟᱯᱮ ᱨᱤᱯᱞᱟᱭ ᱯᱮ ᱮᱢᱚᱜ ᱠᱟᱱ ᱛᱟᱵᱚᱱᱟ ᱟᱨ ᱛᱮᱦᱮᱧᱟᱜ ᱵᱷᱤᱰᱤᱭᱳ ᱫᱚ ᱮᱸᱰᱮ ᱜᱮ ᱢᱩᱪᱟᱹᱫᱚᱜ ᱠᱟᱱ ᱛᱟᱵᱚᱱᱟ ᱛᱚᱵᱮ ᱛᱮᱦᱮᱧᱟᱜ ᱵᱷᱤᱰᱤᱭᱳ ᱟᱯᱮ ᱪᱮᱫ ᱞᱮᱠᱟ ᱯᱮ ᱟᱹᱭᱠᱟᱹᱣᱮᱫ ᱛᱟᱵᱚᱱᱟ ᱡᱩᱫᱤ ᱢᱚᱡᱽ ᱯᱮ ᱟᱹᱭᱠᱟᱹᱣᱮᱫ ᱛᱟᱵᱚᱱᱟ ᱛᱚᱵᱮ ᱞᱟᱭᱤᱠ ᱥᱮᱭᱟᱨ ᱟᱨ ᱥᱟᱵᱥᱠᱨᱟᱭᱤᱵᱽ ᱫᱚ ᱮᱠᱫᱚᱢ ᱟᱞᱚᱯᱮ ᱦᱤᱲᱤᱧ ᱛᱟᱵᱚᱱᱟ ᱢᱟ ᱛᱚᱵᱮ ᱧᱟᱯᱟᱢ ᱵᱚᱱ ᱟᱨᱦᱚᱸ ᱦᱤᱡᱩᱜ ᱠᱟᱱ ᱵᱷᱤᱰᱤᱭᱳ ᱨᱮ ᱥᱟᱱᱟᱢ ᱠᱚ ᱡᱚᱦᱟᱨ ᱜᱮ